ᱡᱚᱦᱟᱨ ᱜᱮ ᱥᱟᱱᱟᱢ ᱜᱟᱛᱮ ᱠᱚ ᱤᱧ ᱜᱮ ᱵᱷᱞᱚᱜᱟᱨ ᱚᱡᱤᱛ ᱟᱫᱚ ᱥᱟᱱᱟᱢ ᱠᱚ ᱥᱟᱢᱟᱝ ᱨᱤᱧ ᱟᱹᱜᱩᱭᱮᱫᱼᱟ ᱛᱮᱦᱮᱧ ᱫᱚ ᱟᱞᱮᱭᱟᱜ ᱦᱩᱲᱩ ᱪᱮᱫ ᱞᱮᱠᱟᱞᱮ ᱨᱚᱦᱚᱭ ᱠᱮᱫᱟ ᱟᱨ ᱛᱚᱲᱟ ᱠᱚ ᱚᱠᱟ ᱞᱮᱠᱟᱞᱮ ᱛᱩᱫ ᱠᱮᱫᱟ ᱚᱱᱟᱜᱤᱧ ᱫᱮᱠᱷᱟᱣ ᱵᱚᱱᱟ ᱢᱟ ᱛᱟᱦᱞᱮ ᱛᱟᱦᱮᱱ ᱛᱟᱵᱚᱱ ᱯᱮ ᱥᱟᱱᱟᱢ ᱠᱚᱜᱮ ᱫᱚ ᱟᱹᱰᱤ ᱢᱚᱡᱽ ᱛᱮᱞᱮ ᱪᱟᱥᱮᱫ ᱠᱟᱱ ᱛᱟᱦᱮᱸᱫ ᱱᱤᱛᱚᱜ ᱦᱚᱸ ᱢᱮᱥᱤᱱ ᱫᱟᱜ ᱛᱮ ᱥᱮᱞᱳ ᱢᱮᱥᱤᱱ ᱛᱮ ᱟᱞᱮ ᱫᱚ ᱱᱚᱣᱟ ᱞᱮ ᱪᱟᱥᱮᱫ ᱠᱟᱱᱟ ᱥᱮᱞᱳ ᱢᱮᱥᱤᱱ ᱛᱮ ᱫᱟᱜ ᱯᱟᱹᱦᱤᱞ ᱞᱮ ᱮᱢᱟᱜ ᱠᱟᱱᱟ ᱵᱟᱹᱫᱽ ᱠᱚᱨᱮ ᱟᱨ ᱤᱱᱟᱹ ᱛᱟᱭᱚᱢ ᱫᱚ ᱚᱸᱰᱮ ᱠᱷᱚᱱ ᱦᱟᱱᱛᱮ ᱱᱟᱛᱮ ᱫᱟᱜ ᱮᱢ ᱠᱟᱛᱮ ᱫᱟᱜ ᱛᱟᱭᱚᱢ ᱛᱚᱲᱟ ᱠᱚ ᱛᱩᱫ ᱠᱚ ᱦᱩᱲᱩ ᱠᱚ ᱨᱚᱦᱚᱭ ᱠᱚ ᱥᱤᱭᱳᱜ ᱠᱚ ᱟᱨ ᱱᱚᱣᱟ ᱡᱟᱭᱜᱟ ᱞᱮ ᱥᱟᱯᱲᱟᱣᱮᱫ ᱠᱟᱱᱟ ᱛᱚ ᱢᱮᱥᱤᱱ ᱠᱚᱫᱚ ᱦᱟᱱᱛᱮ ᱱᱟᱛᱮ ᱨᱮᱜᱮ ᱢᱮᱱᱟᱜᱼᱟ ᱯᱮᱭᱟ ᱜᱟᱱ ᱱᱚᱣᱟ ᱯᱟᱠᱟᱯᱟᱠᱤ ᱨᱮ ᱛᱚ ᱟᱞᱮᱭᱟᱜ ᱢᱤᱫᱴᱤᱡ ᱢᱮᱥᱤᱱ ᱟᱨ ᱦᱚᱲᱟᱜ ᱟᱨᱦᱚᱸ ᱯᱮᱭᱟ ᱢᱮᱥᱤᱱ ᱢᱮᱱᱟᱜᱼᱟ ᱱᱚᱛᱮ ᱨᱮ ᱛᱚ ᱴᱷᱤᱠ ᱚᱲᱟᱜ ᱨᱮᱱᱟᱜ ᱞᱟᱛᱟᱨ ᱨᱮᱜᱮ ᱱᱚᱜᱼᱚ ᱱᱚᱣᱟ ᱵᱟᱲᱜᱮ ᱴᱷᱤᱠ ᱞᱟᱛᱟᱨ ᱨᱮᱜᱮ ᱠᱷᱮᱛ ᱠᱚᱫᱚ ᱢᱮᱱᱟᱜᱼᱟ ᱛᱚ ᱚᱸᱰᱮ ᱜᱮ ᱟᱵᱚ ᱫᱚᱵᱚᱱ ᱪᱟᱥᱮᱫ ᱠᱟᱱᱟ ᱛᱚ ᱱᱤᱭᱟᱹ ᱥᱚᱢᱚᱭ ᱫᱚ ᱛᱚᱲᱟ ᱠᱚ ᱦᱩᱭ ᱜᱚᱫ ᱟᱠᱟᱱᱟ ᱟᱯᱮ ᱠᱚᱧ ᱫᱮᱠᱷᱟᱣ ᱯᱮ ᱠᱟᱱᱟ ᱱᱚᱣᱟ ᱛᱚᱲᱟ ᱫᱚ ᱟᱹᱰᱤ ᱦᱚᱲ ᱢᱩᱞᱤᱭᱟᱹ ᱠᱟᱛᱮ ᱚᱱᱟ ᱞᱮ ᱛᱩᱫ ᱦᱚᱪᱚ ᱟᱠᱟᱫᱟ ᱟᱨ ᱱᱤᱛᱚᱜ ᱫᱚ ᱯᱨᱟᱭ ᱢᱩᱪᱟᱹᱫ ᱯᱚᱨᱡᱟᱭ ᱨᱮᱵᱚᱱ ᱦᱮᱡ ᱟᱠᱟᱱᱟ ᱱᱚᱜᱼᱚ ᱱᱚᱝᱠᱟ ᱞᱮᱜᱮᱡ ᱞᱮᱜᱮᱡ ᱦᱩᱲᱩ ᱫᱚ ᱨᱚᱦᱚᱭ ᱦᱩᱭ ᱟᱠᱟᱱᱟ ᱱᱚᱣᱟ ᱠᱚ ᱧᱮᱞ ᱟᱛᱮᱱ ᱞᱟᱹᱜᱤᱫ ᱱᱚᱰᱮ ᱫᱚ ᱟᱹᱰᱤ ᱜᱟᱱ ᱡᱚᱜᱟᱣ ᱡᱚᱛᱚᱱ ᱦᱩᱭᱩᱜᱼᱟ ᱪᱮᱫᱟᱜ ᱵᱟᱝᱢᱟ ᱦᱩᱲᱩ ᱨᱮ ᱨᱟᱱ ᱮᱢ ᱦᱩᱭᱩᱜᱼᱟ ᱛᱤᱡᱩ ᱠᱚᱠᱚ ᱡᱚᱢ ᱜᱮᱭᱟ ᱟᱨ ᱱᱟᱱᱟ ᱨᱳᱜᱽ ᱠᱚ ᱦᱤᱡᱩᱜ ᱜᱮᱭᱟ ᱚᱱᱟᱛᱮ ᱚᱠᱛᱚ ᱡᱟᱹᱱᱤᱡ ᱚᱱᱟ ᱫᱚ ᱨᱟᱱ ᱠᱚ ᱮᱢ ᱦᱩᱭᱩᱜᱼᱟ ᱟᱨ ᱨᱟᱱ ᱮᱢ ᱞᱟᱹᱜᱤᱫ ᱫᱚ ᱤᱧ ᱦᱚᱯᱚᱱ ᱵᱟᱭᱤᱡ ᱦᱚᱯᱚᱱ ᱜᱮ ᱩᱱᱤ ᱜᱮ ᱨᱟᱱ ᱞᱮ ᱮᱢ ᱦᱚᱪᱚᱭ ᱠᱟᱱᱟ ᱢᱤᱫᱴᱤᱡ ᱵᱟᱹᱫᱽ ᱠᱷᱚᱱ ᱟᱨ ᱢᱤᱫᱴᱤᱡ ᱵᱟᱹᱫᱽ ᱨᱮ ᱨᱟᱱ ᱫᱚ ᱮᱢ ᱦᱩᱭᱩᱜᱼᱟ ᱚᱱᱟᱛᱮ ᱩᱱᱤ ᱫᱚ ᱪᱟᱞᱟᱣᱮᱱᱟ ᱟᱨ ᱢᱤᱫᱴᱟᱝ ᱮᱴᱟᱜ ᱵᱟᱹᱫᱽ ᱛᱮ ᱛᱚ ᱧᱮᱞᱮᱜᱼᱟ ᱵᱚᱱ ᱜᱟᱛᱮ ᱠᱚ ᱦᱩᱲᱩ ᱨᱚᱦᱚᱭ ᱫᱚ ᱱᱚᱣᱟ ᱡᱟᱭᱜᱟ ᱨᱮ ᱟᱹᱰᱤ ᱢᱚᱡᱽ ᱜᱮ ᱵᱩᱡᱷᱟᱹᱜ ᱠᱟᱱᱟ ᱱᱚᱛᱮ ᱡᱚᱠᱷᱚᱱ ᱱᱮᱢ ᱦᱤᱡᱩᱜᱼᱟ ᱟᱹᱰᱤ ᱫᱟᱞᱟᱭ ᱫᱟᱞᱟᱭ ᱦᱟᱹᱨᱭᱟᱹᱲ ᱜᱮ ᱜᱚᱴᱟ ᱯᱟᱠᱟᱲ ᱧᱮᱞᱚᱜᱼᱟ ᱵᱟᱲᱟᱭ ᱜᱤᱭᱟᱹᱧ ᱟᱯᱮ ᱦᱚᱸᱯᱮ ᱪᱟᱥ ᱜᱮᱭᱟ ᱛᱚ ᱢᱮᱱᱠᱷᱟᱱ ᱟᱞᱮᱭᱟᱜ ᱱᱚᱣᱟ ᱡᱟᱭᱜᱟ ᱨᱮᱱᱟᱜ ᱵᱞᱚᱜ ᱤᱧ ᱥᱮᱭᱟᱨᱮᱫ ᱠᱟᱱᱟ ᱡᱟᱛᱮ ᱟᱯᱮ ᱦᱚᱸᱯᱮ ᱵᱟᱲᱟᱭ ᱫᱟᱲᱮᱭᱟᱜ ᱢᱟ ᱚᱠᱟ ᱞᱮᱠᱟ ᱞᱮ ᱪᱟᱥ ᱮᱫᱟ ᱠᱚᱢᱮᱱᱴ ᱛᱮ ᱞᱟᱹᱭᱟᱹᱧ ᱛᱟᱵᱚᱱ ᱯᱮ ᱟᱯᱮ ᱦᱚᱸ ᱡᱩᱫᱤ ᱯᱮ ᱪᱟᱥᱮᱫ ᱠᱷᱟᱱ ᱫᱚ ᱚᱠᱟ ᱞᱮᱠᱟ ᱚᱱᱛᱮ ᱦᱩᱭᱩᱜ ᱠᱟᱱᱟ ᱟᱨ ᱱᱚᱣᱟ ᱵᱷᱞᱚᱜ ᱵᱷᱤᱰᱤᱭᱳ ᱛᱟᱞᱟ ᱛᱮᱜᱮ ᱤᱧ ᱫᱚ ᱤᱧᱟᱹᱜ ᱨᱟᱹᱥᱠᱟᱹᱧ ᱥᱚᱫᱚᱨᱮᱫ ᱠᱟᱱᱟ ᱟᱨ ᱱᱚᱣᱟ ᱦᱩᱲᱩ ᱨᱚᱦᱚᱭ ᱛᱟᱞᱟ ᱛᱮᱜᱮ ᱟᱯᱱᱟᱨᱟᱜ ᱥᱚᱝᱥᱟᱨ ᱠᱟᱢᱠᱟᱡᱽ ᱠᱚ ᱡᱷᱚᱛᱚ ᱪᱟᱞᱟᱣ ᱤᱫᱤᱜ ᱠᱟᱱᱟ ᱟᱨ ᱵᱟᱹᱫᱽ ᱢᱮᱱᱟᱜᱼᱟ ᱡᱚᱠᱷᱚᱱ ᱦᱩᱲᱩ ᱡᱩᱫᱤ ᱵᱟᱢ ᱨᱚᱦᱚᱭ ᱠᱷᱟᱱ ᱫᱚ ᱛᱟᱦᱞᱮ ᱱᱚᱣᱟ ᱫᱚ ᱯᱩᱲᱤᱭᱟᱹᱜᱼᱟ ᱟᱨ ᱯᱩᱲᱤᱭᱟᱹ ᱞᱮᱱᱠᱷᱟᱱ ᱜᱷᱟᱥᱚᱜᱼᱟ ᱜᱷᱟᱥ ᱞᱮᱱᱠᱷᱟᱱ ᱟᱨᱦᱚᱸ ᱛᱟᱭᱚᱢ ᱛᱮ ᱟᱹᱰᱤ ᱜᱟᱱ ᱠᱚᱥᱴᱚ ᱦᱩᱭᱩᱜᱼᱟ ᱰᱟᱝᱨᱤ ᱠᱚ ᱢᱮᱨᱚᱢ ᱠᱚ ᱢᱤᱦᱩ ᱠᱚ ᱟᱨ ᱮᱴᱟᱜ ᱮᱢᱟᱱ ᱛᱮ ᱠᱚ ᱡᱩᱫᱤ ᱱᱚᱣᱟ ᱯᱷᱚᱥᱚᱞ ᱠᱚ ᱱᱚᱥᱴᱚ ᱠᱷᱟᱹᱛᱤᱨ ᱟᱞᱮ ᱫᱚ ᱱᱚᱣᱟ ᱡᱟᱭᱜᱟ ᱫᱚᱞᱮ ᱡᱟᱹᱱᱩᱢ ᱵᱟᱝ ᱠᱟᱛᱮ ᱚᱱᱟ ᱱᱮᱴ ᱡᱟᱞ ᱛᱮᱞᱮ ᱮᱥᱮᱫ ᱟᱠᱟᱫᱼᱟ ᱡᱟᱛᱮ ᱩᱱᱠᱩ ᱫᱚ ᱚᱱᱟ ᱠᱚᱨᱮ ᱠᱚ ᱴᱷᱚᱠᱟᱣ ᱠᱚᱣᱟ ᱡᱚᱠᱷᱚᱱ ᱩᱱᱠᱩ ᱫᱚ ᱟᱞᱚ ᱠᱚ ᱡᱚᱢ ᱫᱟᱲᱮᱭᱟᱜ ᱞᱟᱹᱜᱤᱫ ᱚᱱᱟ ᱞᱟᱹᱜᱤᱫ ᱚᱱᱟ ᱡᱟᱭᱜᱟ ᱫᱚᱞᱮ ᱱᱚᱝᱠᱟ ᱞᱮ ᱮᱥᱮᱫ ᱟᱠᱟᱫᱟ ᱜᱟᱛᱮ ᱠᱚ ᱟᱯᱮ ᱱᱩᱱ ᱜᱷᱟᱹᱲᱤᱡ ᱱᱚᱣᱟ ᱵᱞᱚᱜ ᱵᱷᱤᱰᱤᱭᱳ ᱨᱮᱯᱮ ᱛᱟᱦᱮᱸ ᱠᱟᱱᱟ ᱚᱠᱟ ᱞᱮᱠᱟ ᱯᱮ ᱵᱩᱡᱷᱟᱹᱣᱮᱫᱼᱟ ᱚᱱᱟ ᱫᱚ ᱠᱚᱢᱮᱱᱴ ᱛᱟᱞᱟᱛᱮ ᱞᱟᱹᱭ ᱛᱟᱵᱚᱱ ᱯᱮ ᱡᱟᱦᱟᱸ ᱜᱮ ᱫᱤᱱᱟᱹᱢ ᱫᱤᱱ ᱨᱮᱭᱟᱜ ᱠᱟᱢᱠᱟᱡᱽ ᱡᱟᱦᱟᱸ ᱜᱮ ᱟᱯᱱᱟᱨᱟᱜ ᱢᱮᱱᱟᱜᱼᱟ ᱚᱱᱟ ᱫᱚ ᱱᱚᱣᱟ ᱵᱷᱞᱚᱜ ᱵᱷᱤᱰᱤᱭᱳ ᱛᱟᱞᱟ ᱛᱮᱜᱤᱧ ᱥᱮᱭᱟᱨᱮᱫ ᱠᱟᱱᱟ ᱡᱩᱫᱤ ᱱᱟᱥᱮᱱᱟᱜ ᱠᱩᱥᱤ ᱯᱮ ᱵᱩᱡᱷᱟᱹᱣ ᱠᱷᱟᱱ ᱫᱚ ᱛᱟᱦᱞᱮ ᱱᱚᱣᱟ ᱞᱟᱭᱤᱠ ᱯᱮ ᱥᱮᱭᱟᱨ ᱯᱮ ᱠᱚᱢᱮᱱᱴ ᱛᱟᱵᱚᱱ ᱯᱮ ᱟᱨ ᱪᱮᱱᱮᱞ ᱨᱮ ᱱᱳᱴᱤᱯᱷᱤᱠᱮᱥᱚᱱ ᱧᱟᱢ ᱞᱟᱹᱜᱤᱫ ᱥᱟᱵᱥᱠᱨᱟᱭᱤᱵ ᱟᱨ ᱵᱮᱞ ᱟᱭᱠᱚᱱ ᱫᱟᱵᱟ ᱛᱟᱵᱚᱱ ᱯᱮ ᱢᱟ ᱛᱟᱦᱞᱮ ᱥᱟᱱᱟᱢ ᱠᱚᱜᱮ ᱱᱟᱯᱟᱭ ᱛᱟᱦᱮᱱ ᱛᱟᱵᱚᱱ ᱯᱮ ᱡᱚᱦᱟᱨ